ᱡᱚᱦᱟᱨ ᱜᱮ ᱥᱟᱱᱟᱢ ᱠᱟᱛᱮ ᱠᱚ ᱤᱧ ᱫᱚᱧ ᱫᱮᱠᱷᱟᱣ ᱵᱚᱱ ᱠᱟᱱᱟ ᱟᱞᱮ ᱟᱹᱛᱩ ᱨᱮᱱᱟᱜ ᱟᱹᱰᱤ ᱢᱟᱨᱟᱝ ᱩᱞ ᱵᱟᱜᱟᱱ ᱟᱞᱮ ᱟᱹᱛᱩ ᱨᱮ ᱢᱮᱱᱟᱜ ᱟᱠᱟᱫᱼᱟ ᱚᱱᱟ ᱩᱞ ᱵᱟᱜᱟᱱ ᱨᱮᱜᱮ ᱤᱧ ᱫᱚ ᱱᱤᱛᱚᱜ ᱵᱞᱚᱜ ᱵᱷᱤᱰᱤᱭᱳ ᱫᱮᱠᱷᱟᱣ ᱵᱚᱱ ᱠᱟᱱᱟ ᱱᱚᱣᱟ ᱩᱞ ᱵᱟᱜᱟᱱ ᱫᱚ ᱟᱹᱰᱤ ᱢᱟᱨᱟᱝᱟ ᱛᱚ ᱟᱯᱮ ᱫᱚ ᱥᱟᱱᱟᱢ ᱠᱚ ᱛᱟᱦᱮᱱ ᱛᱟᱵᱚᱱ ᱯᱮ ᱤᱧᱟᱹᱜ ᱵᱞᱚᱜ ᱵᱷᱤᱰᱤᱭᱳ ᱨᱮ

ᱩᱱᱠᱩ ᱜᱮ ᱚᱱᱟ ᱯᱤᱠᱱᱤᱠ ᱥᱚᱢᱚᱭ ᱜᱮ ᱱᱚᱣᱟ ᱧᱩᱛᱩᱢ ᱟᱨ ᱮᱱ ᱮᱢ ᱠᱩᱪ ᱵᱷᱤ ᱩᱱᱠᱩ ᱵᱷᱤᱛᱤᱨ ᱨᱮ ᱡᱟᱦᱟᱸᱭ ᱜᱮᱯᱮ ᱫᱤᱥᱟᱹᱭᱮᱫ ᱠᱚᱣᱟ ᱦᱚᱭᱛᱚ ᱟᱯᱮᱭᱟᱜ ᱦᱚᱸ ᱚᱱᱟ ᱧᱩᱛᱩᱢ ᱦᱩᱭ ᱫᱟᱲᱮᱭᱟᱜᱼᱟ ᱟᱯᱮᱭᱟᱜ ᱦᱚᱸ ᱦᱮᱡ ᱠᱟᱛᱮ ᱚᱸᱰᱮ ᱦᱚᱭᱛᱚ ᱯᱮ ᱚᱞ ᱦᱚᱴᱚ ᱫᱟᱲᱮᱭᱟᱜ ᱛᱟᱯᱮᱭᱟ ᱟᱯᱮᱭᱟᱜ ᱧᱩᱛᱩᱢ ᱛᱚᱵᱮ ᱱᱚᱣᱟ ᱡᱟᱭᱜᱟ ᱫᱚ ᱟᱹᱰᱤ ᱢᱚᱡᱽ ᱜᱮ ᱧᱮᱞᱚᱜᱼᱟ ᱟᱨ ᱱᱤᱭᱟᱹ ᱥᱚᱢᱚᱭ ᱫᱚ ᱠᱟᱹᱴᱤᱡ ᱨᱚᱦᱚᱲ ᱨᱚᱦᱚᱲ ᱜᱮ ᱵᱩᱡᱷᱟᱹᱜ ᱠᱟᱱᱟ ᱟᱨ ᱱᱚᱣᱟ ᱧᱮᱞ ᱧᱮᱞ ᱛᱮ ᱧᱮᱞ ᱛᱟᱵᱚᱱ ᱯᱮ ᱢᱤᱫᱴᱟᱝ ᱟᱹᱰᱤ ᱠᱷᱟᱛᱟᱨᱱᱟᱠ ᱡᱤᱱᱤᱥ ᱤᱧ ᱧᱟᱢ ᱠᱟᱜᱼᱟ ᱱᱩᱭ ᱫᱚ ᱛᱟᱹᱨᱩᱵ ᱞᱮᱠᱟᱭ ᱧᱮᱞᱚᱜ ᱠᱟᱱᱟ ᱟᱨ ᱱᱚᱣᱟ ᱫᱚ ᱦᱩᱭᱩᱜ ᱠᱟᱱᱟ ᱩᱞ ᱵᱟᱰᱟᱭ ᱜᱮᱭᱟ ᱵᱚᱱ ᱩᱞ ᱵᱟᱜᱟᱱ ᱨᱮ ᱩᱞ ᱫᱚ ᱵᱟᱦᱟᱜᱼᱟ ᱟᱨ ᱡᱚᱜᱼᱟ ᱢᱮᱱᱠᱷᱟᱱ ᱱᱚᱣᱟ ᱫᱚ ᱦᱩᱭᱩᱜ ᱠᱟᱱᱟ ᱩᱞ ᱵᱟᱸᱫᱟ ᱡᱟᱦᱟᱸᱴᱟᱜ ᱫᱚ ᱞᱟᱦᱟ ᱠᱷᱚᱱ ᱜᱮ ᱫᱟᱨᱮ ᱨᱮᱱᱟᱜ ᱯᱷᱮᱰᱟᱛ ᱥᱮᱫ ᱨᱮ ᱡᱚ ᱟᱠᱟᱱᱟ ᱡᱟᱦᱟᱸᱴᱟᱜ ᱫᱚ ᱩᱞ ᱵᱟᱸᱫᱟ ᱵᱚᱱ ᱢᱮᱛᱟᱜ ᱠᱟᱱᱟ ᱟᱨ ᱱᱚᱣᱟ ᱫᱚ ᱯᱩᱨᱟᱹ ᱛᱟᱹᱨᱩᱵ ᱞᱮᱠᱟᱭ ᱧᱮᱞᱚᱜ ᱠᱟᱱᱟ ᱢᱤᱫᱴᱟᱝ ᱛᱟᱹᱨᱩᱵ ᱡᱟᱦᱟᱸ ᱞᱮᱠᱟ ᱞᱮᱠᱟᱭ

ᱛᱚᱵᱮ ᱢᱤᱫᱴᱤᱡ ᱩᱞ ᱫᱟᱨᱮ ᱠᱷᱚᱱ ᱟᱨ ᱢᱤᱫᱴᱟᱝ ᱩᱞ ᱫᱟᱨᱮ ᱛᱮ ᱡᱚᱠᱷᱚᱱᱮᱢ ᱪᱟᱞᱟᱜᱼᱟ ᱱᱚᱝᱠᱟᱱ ᱟᱹᱰᱤ ᱜᱚᱴᱟᱝ ᱡᱤᱱᱤᱥ ᱚᱱᱟ ᱫᱚᱧ ᱧᱮᱞ ᱧᱟᱢ ᱟᱠᱟᱫᱼᱟ ᱢᱮᱱᱠᱷᱟᱱ ᱚᱠᱟ ᱠᱚ ᱵᱟᱝ ᱮᱢ ᱞᱮᱠᱷᱟᱱ ᱵᱟᱝ ᱚᱱᱠᱟᱱᱟᱜ ᱜᱤᱧ ᱮᱢ ᱮᱫᱟ ᱟᱹᱰᱤ ᱠᱷᱟᱛᱟᱨᱱᱟᱠ ᱡᱤᱱᱤᱥ ᱧᱮᱞᱚᱜ ᱠᱟᱱᱟ ᱟᱨ ᱱᱚᱜᱼᱚᱭ ᱫᱚ ᱦᱩᱭᱩᱜ ᱠᱟᱱᱟ ᱢᱤᱫᱴᱟᱝ ᱢᱮᱫ ᱢᱚᱪᱟ ᱛᱮ ᱡᱟᱦᱟᱸ ᱵᱟᱝ ᱡᱟᱦᱟᱸ ᱠᱚᱫᱚ ᱢᱮᱞᱟ ᱠᱚᱨᱮ ᱵᱚᱱ ᱧᱮᱞ ᱠᱚᱣᱟ ᱩᱱᱠᱩ ᱮᱱᱛᱮ ᱨᱟᱠᱷᱚᱥ ᱠᱚ ᱡᱟᱦᱟᱸᱭ ᱠᱚ ᱜᱤᱫᱽᱨᱟᱹ ᱠᱚ ᱥᱟᱵ ᱠᱟᱛᱮ ᱮᱠᱫᱚᱢ ᱠᱚ ᱜᱩᱞ ᱦᱚᱪᱚ ᱠᱚᱣᱟ ᱟᱨ ᱠᱚ

ᱚᱠᱟ ᱞᱮᱠᱟ ᱟᱯᱮᱭᱟᱜ ᱱᱚᱡᱚᱨ ᱛᱮ ᱧᱮᱞᱚᱜ ᱠᱟᱱᱟ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱛᱚᱵ ᱯᱮ ᱢᱩᱪᱟᱹᱫ ᱫᱷᱟᱹᱨᱤᱡ ᱛᱟᱦᱮᱱ ᱯᱮ ᱟᱨᱦᱚᱸ ᱟᱹᱰᱤ ᱵᱩᱨᱟ ᱟᱭᱴᱮᱢ ᱟᱯᱮ ᱛᱟᱦᱞᱮ ᱧᱮᱞ ᱟᱠᱟᱫ ᱜᱮ ᱛᱟᱦᱮᱱ ᱛᱟᱵᱚᱱ ᱯᱮ ᱟᱹᱰᱤ ᱵᱩᱨᱟ ᱟᱭᱴᱮᱢ ᱤᱧ ᱱᱚᱰᱮ ᱵᱮᱵᱚᱥᱛᱷᱟ ᱟᱠᱟᱫᱟ ᱟᱯᱮ ᱡᱩᱫᱤ ᱱᱚᱣᱟ ᱡᱟᱭᱜᱟ ᱯᱮ ᱦᱤᱡᱩᱜ ᱠᱷᱟᱱ ᱫᱚ ᱛᱟᱦᱞᱮ ᱦᱚᱨ ᱫᱤᱥᱟᱹ ᱫᱚ ᱦᱩᱭᱩᱜ ᱠᱟᱱᱟ ᱠᱤᱥᱤᱭᱟᱹᱲᱤ ᱠᱷᱚᱱ ᱫᱚᱠᱷᱤᱱ ᱱᱟᱠᱟ ᱱᱚᱪᱤᱯᱩᱨ ᱱᱚᱪᱤᱯᱩᱨ ᱠᱷᱚᱱ ᱥᱟᱵ ᱠᱟᱛᱮ ᱯᱤᱪ ᱥᱚᱲᱚᱠ ᱛᱮᱜᱮ ᱯᱮ ᱦᱤᱡᱩᱜᱼᱟ ᱫᱚᱠᱷᱤᱱ ᱱᱮᱪᱚᱠ ᱟᱨ ᱫᱚᱠᱷᱤᱱ ᱱᱤᱭᱟᱹ ᱨᱮ ᱠᱩᱞᱤ ᱞᱮᱠᱚ ᱠᱷᱟᱱ ᱜᱮ ᱢᱟᱨᱟᱝ ᱯᱩᱠᱷᱨᱤ ᱚᱠᱟᱨᱮ ᱢᱮᱱᱟᱜᱼᱟ ᱱᱚᱰᱮ ᱯᱤᱠᱱᱤᱠ ᱡᱟᱭᱜᱟ ᱛᱟᱦᱞᱮ ᱩᱱᱠᱩ ᱫᱚ ᱥᱟᱱᱟᱢ ᱠᱚᱠᱚ

ᱥᱮᱴᱮᱞᱟᱭᱤᱴ ᱠᱚ ᱡᱟᱦᱟᱸ ᱞᱮᱠᱟ ᱵᱚᱱ ᱧᱮᱞᱟ ᱱᱚᱣᱟ ᱱᱟᱹᱭ ᱫᱚ ᱡᱮᱢᱚᱱ ᱢᱤᱫᱴᱷᱮᱱ ᱪᱟᱞᱟᱣ ᱠᱟᱛᱮ ᱟᱨᱚ ᱢᱤᱫᱴᱷᱮᱱ ᱢᱮᱥᱟ ᱟᱠᱟᱱᱟ ᱱᱚᱜᱼᱚ ᱱᱚᱣᱟ ᱡᱟᱭᱜᱟ ᱨᱮ ᱱᱚᱣᱟ ᱦᱚᱸ ᱦᱩᱭᱩᱜ ᱠᱟᱱᱟ ᱢᱚᱱᱮ ᱨᱮ ᱟᱹᱵᱤ ᱵᱟᱹᱵᱤ ᱠᱟᱛᱮ ᱱᱚᱝᱠᱟ ᱵᱚᱱ ᱧᱮᱞ ᱠᱟᱱᱟ ᱱᱚᱣᱟ ᱟᱨᱚ ᱮᱴᱟᱜ ᱥᱮᱫ ᱟᱨᱚ ᱢᱤᱫᱴᱟᱝ ᱩᱞ ᱫᱟᱨᱮ ᱨᱮᱵᱚᱱ ᱪᱟᱞᱟᱣ ᱞᱮᱱᱠᱷᱟᱱ ᱚᱸᱰᱮ ᱟᱨᱚ ᱢᱮᱱᱟᱜᱼᱟ ᱢᱤᱫᱴᱟᱝ ᱟᱭᱴᱮᱢ ᱤᱧ ᱧᱟᱢ ᱟᱠᱟᱫᱟ ᱟᱯᱮ ᱜᱮ ᱵᱩᱡᱷᱟᱹᱣ ᱛᱟᱵᱚᱱ ᱯᱮ ᱡᱟᱦᱟᱸ ᱡᱟᱦᱟᱸ ᱟᱭᱴᱮᱢ ᱠᱚ ᱩᱫᱩᱜ ᱮᱱᱟ ᱚᱱᱟ ᱟᱭᱴᱮᱢ ᱠᱚᱫᱚ ᱚᱠᱟ ᱞᱮᱠᱟ ᱵᱩᱡᱷᱟᱹᱜ ᱠᱟᱱᱟ ᱟᱯᱮ ᱜᱮ ᱱᱚᱣᱟ ᱫᱚ ᱧᱮᱞ ᱩᱢᱟᱹᱱ ᱛᱟᱵᱚᱱ ᱯᱮ ᱟᱨ ᱡᱩᱫᱤ ᱱᱟᱥᱮᱱᱟᱜ ᱨᱟᱹᱥᱠᱟᱹ ᱠᱚᱯᱮ

ᱤᱧᱟᱹᱜ ᱪᱮᱱᱮᱞ ᱨᱮ ᱡᱩᱫᱤ ᱟᱯᱮ ᱵᱮᱥ ᱜᱮᱯᱮ ᱵᱩᱡᱷᱟᱹᱣ ᱠᱷᱟᱱ ᱫᱚ ᱛᱟᱦᱞᱮ ᱟᱯᱮ ᱠᱚᱢᱮᱱᱴ ᱞᱟᱹᱭᱟᱹᱧ ᱛᱟᱵᱚᱱ ᱯᱮ ᱟᱨ ᱱᱮᱠᱥᱴ ᱵᱷᱤᱰᱤᱭᱳ ᱨᱮ ᱚᱱᱟ ᱠᱚ ᱟᱭᱴᱮᱢ ᱤᱧ ᱨᱩᱯ ᱮᱢ ᱨᱮᱱᱟᱜ ᱤᱧ ᱪᱮᱥᱴᱟᱭᱟ ᱱᱚᱣᱟ ᱵᱞᱚᱜ ᱵᱷᱤᱰᱤᱭᱳ ᱨᱮ ᱟᱯᱮ ᱱᱩᱱ ᱜᱷᱟᱹᱲᱤᱡ ᱯᱮ ᱛᱟᱦᱮᱸ ᱠᱟᱱᱟ ᱚᱱᱟ ᱞᱟᱹᱜᱤᱫ ᱟᱹᱰᱤ ᱜᱟᱱ ᱫᱷᱳᱨᱡᱚ ᱥᱟᱶᱛᱮ ᱯᱮ ᱠᱚᱭᱚᱜ ᱠᱟᱫᱟ ᱜᱟᱛᱮ ᱠᱚ ᱟᱯᱮ ᱥᱟᱱᱟᱢ ᱠᱚ ᱟᱹᱰᱤ ᱜᱟᱱ ᱥᱟᱭ ᱥᱟᱭ ᱥᱟᱨᱦᱟᱣ ᱤᱧ ᱮᱢᱟ ᱯᱮ ᱟᱯᱮ ᱯᱮ ᱵᱩᱡᱷᱟᱹᱣ ᱠᱟᱜᱼᱟ ᱦᱚᱭᱛᱳ ᱤᱧ ᱡᱟᱦᱟᱸ ᱡᱟᱦᱟᱸ ᱟᱭᱴᱮᱢ ᱠᱚᱧ ᱫᱮᱠᱷᱟᱣ ᱠᱟᱜᱼᱟ ᱚᱱᱟ ᱨᱮᱱᱟᱜ ᱡᱟᱦᱟᱸ ᱠᱚᱨᱮ ᱯᱮ ᱧᱮᱞ ᱟᱠᱟᱫ ᱠᱷᱟᱱ ᱯᱮ ᱞᱟᱹᱭᱟ ᱟᱨ ᱡᱩᱫᱤ ᱵᱟᱯᱮ ᱧᱮᱞ ᱟᱠᱟᱫ ᱠᱷᱟᱱ ᱱᱚᱣᱟ ᱵᱷᱤᱰᱤᱭᱳ ᱨᱮᱯᱮ ᱧᱮᱞᱮᱫᱟ

ᱟᱯᱮ ᱱᱟᱣᱟ ᱱᱟᱣᱟ ᱱᱳᱴᱤᱯᱷᱤᱠᱮᱥᱚᱱ ᱟᱯᱮᱭᱟᱜ ᱭᱩᱴᱤᱭᱩᱵᱽ ᱵᱷᱤᱰᱤᱭᱳ ᱪᱮᱱᱮᱞ ᱨᱮ ᱡᱮᱢᱚᱱ ᱧᱮᱞᱚᱜᱚᱜ ᱢᱟ ᱢᱟ ᱛᱟᱦᱞᱮ ᱥᱟᱱᱟᱢ ᱠᱚᱜᱮ ᱱᱟᱯᱟᱭ ᱛᱟᱦᱮᱱ ᱛᱟᱵᱚᱱ ᱯᱮ ᱥᱟᱱᱟᱢ ᱠᱚᱜᱮ ᱡᱚᱦᱟᱨ